ᱥᱮᱴᱮᱨᱮᱱᱟᱢ ᱡᱚᱦᱟᱨ ᱜᱮ ᱤᱧ ᱜᱮ ᱠᱩᱫᱩᱢ ᱵᱟᱰᱚᱦᱮ ᱢᱤᱥᱴᱟᱨ ᱨᱟᱵᱚᱲ ᱫᱟᱫᱟ ᱧᱮᱧᱮᱞᱤᱭᱟᱹ ᱠᱚ ᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱪᱮᱫᱟᱜ ᱥᱮ ᱱᱚᱣᱟ ᱫᱚ ᱨᱟᱵᱚᱲ ᱫᱟᱫᱟᱣᱟᱜ ᱠᱩᱫᱩᱢ ᱠᱟᱱᱟ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮᱨᱮ ᱢᱮᱱᱠᱷᱟᱱ ᱱᱚᱣᱟ ᱨᱮᱱᱟᱜ ᱛᱮᱞᱟ ᱛᱮᱫ ᱟᱸᱡᱚᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱦᱤᱨᱠᱷᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱚᱞ ᱛᱟᱵᱚᱱ ᱯᱮ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ᱾ ᱠᱩᱫᱩᱢ ᱨᱮ ᱠᱩᱲᱤᱫ ᱠᱩᱲᱤᱫ᱾ ᱧᱤᱫᱟᱹ ᱵᱟᱨᱚᱴᱟ ᱡᱚᱠᱷᱟᱡ ᱚᱠᱚᱭ ᱫᱚ ᱚᱠᱚᱭᱟᱜ ᱪᱮᱛᱟᱱ ᱨᱮᱭ ᱫᱮᱡᱚᱜᱼᱟ? ᱟᱨ ᱢᱤᱫ ᱫᱷᱟᱣ᱾ ᱧᱤᱫᱟᱹ ᱵᱟᱨᱚᱴᱟ ᱡᱚᱠᱷᱟᱡ ᱚᱠᱚᱭ ᱫᱚ ᱚᱠᱚᱭᱟᱜ ᱪᱮᱛᱟᱱ ᱨᱮᱭ ᱫᱮᱡᱚᱜᱼᱟ? ᱢᱟᱥᱮ ᱨᱟᱵᱚᱲ ᱨᱟᱵᱚᱲ ᱠᱟᱛᱮ ᱵᱟᱝᱟ ᱵᱟᱝᱟ ᱵᱚᱦᱚᱜ ᱜᱟᱫᱩᱨ ᱜᱟᱫᱩᱨ ᱠᱟᱛᱮ ᱩᱭᱦᱟᱹᱨ ᱠᱟᱛᱮ ᱞᱟᱹᱭ ᱛᱟᱵᱚᱱ ᱯᱮ ᱱᱚᱣᱟ ᱨᱮᱱᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱡᱩᱫᱤ ᱡᱟᱦᱟᱸᱭ ᱠᱚ ᱵᱟᱯᱮ ᱨᱟᱵᱚᱲ ᱫᱟᱲᱮᱭᱟᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱤᱧ ᱞᱟᱹᱭ ᱞᱮᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱨᱟᱵᱚᱲ ᱟᱠᱟᱫ ᱛᱟᱵᱚᱱᱟ ᱩᱱᱠᱩ ᱫᱚ ᱞᱚᱜᱚᱱ ᱥᱟᱵᱥᱠᱨᱟᱭᱤᱵ ᱚᱞ ᱨᱮ ᱨᱟᱵᱚᱲ ᱠᱟᱛᱮ ᱞᱟᱲᱟᱝ ᱞᱟᱲᱟᱝ ᱦᱤᱞᱟᱹᱣ ᱟᱛᱟᱵᱚᱱ ᱯᱮ ᱪᱮᱫᱟᱜ ᱥᱮ ᱤᱧ ᱯᱨᱟᱭ ᱜᱮ ᱱᱚᱝᱠᱟᱱ ᱠᱩᱫᱩᱢ ᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱵᱚᱲ ᱨᱟᱵᱚᱲ ᱯᱮ ᱵᱩᱡᱷᱟᱹᱣᱟ ᱢᱮᱱᱛᱮᱧ ᱢᱚᱱᱮᱭᱟ ᱢᱟ ᱛᱟᱦᱚᱞᱮ ᱨᱟᱵᱚᱲ ᱜᱚᱫ ᱛᱟᱵᱚᱱ ᱯᱮ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱜᱷᱚᱲᱤ ᱨᱮᱱ ᱢᱤᱱᱤᱴ ᱠᱟᱴᱟ ᱜᱷᱚᱱᱴᱟ ᱠᱟᱴᱟ ᱪᱮᱛᱟᱱ ᱨᱮᱭ ᱫᱮᱡᱚᱜᱼᱟ ᱢᱟ ᱛᱟᱦᱚᱞᱮ ᱠᱩᱫᱩᱢ ᱛᱮᱫ ᱵᱚᱱ ᱠᱩᱥᱤᱭᱟᱜ ᱠᱷᱟᱱ ᱢᱤᱫᱴᱟᱝ ᱞᱟᱭᱤᱠ ᱟᱨ ᱨᱟᱵᱚᱲ ᱜᱟᱱᱚᱜ ᱠᱚ ᱴᱷᱮᱱ ᱥᱮᱭᱟᱨ ᱫᱚ ᱟᱞᱚ ᱵᱚᱱ ᱦᱤᱲᱤᱧ ᱢᱟ ᱪᱮᱞᱮ ᱨᱟᱵᱚᱲ ᱞᱮᱠᱟᱢ ᱟᱹᱭᱠᱟᱹᱣ ᱠᱮᱫᱟ ᱥᱮ